ᱦᱮᱞᱳ ᱡᱚᱦᱟᱨ ᱥᱟᱱᱟᱢ ᱠᱚ ᱤᱧ ᱜᱮ ᱥᱩᱱᱤᱞ ᱥᱚᱨᱮᱱ ᱟᱨ ᱯᱷᱟᱭᱱᱟᱞᱤ ᱡᱟᱦᱟᱸ ᱦᱚᱨ ᱛᱮ ᱟᱹᱜᱩ ᱞᱮᱫ ᱵᱚᱱᱟ ᱱᱚᱣᱟ ᱦᱚᱨ ᱫᱚ ᱱᱚᱜᱼᱚ ᱱᱚᱣᱟ ᱠᱟᱱᱟ ᱱᱚᱣᱟ ᱦᱚᱨ ᱛᱮᱵᱚᱱ ᱦᱮᱡ ᱞᱮᱱᱟ ᱟᱨ ᱱᱤᱛᱚᱜ ᱫᱚ ᱱᱚᱜᱼᱚ ᱱᱚᱣᱟ ᱵᱤᱪ ᱢᱟᱹᱡᱷᱫᱷᱟᱨ ᱨᱮᱵᱚᱱ ᱦᱮᱡ ᱟᱠᱟᱱᱟ ᱱᱚᱜᱼᱚᱭ ᱱᱚᱛᱮ ᱠᱷᱚᱱ ᱪᱮᱫ ᱞᱮᱠᱟ ᱧᱮᱞ ᱪᱚ ᱱᱚᱜᱼᱚᱭ ᱱᱚᱜᱼᱚ ᱱᱚᱣᱟ ᱵᱩᱨᱩ ᱨᱮᱵᱚᱱ ᱨᱟᱠᱟᱵᱚᱜ ᱞᱟᱹᱜᱤᱫ ᱟᱨ ᱱᱚᱜᱼᱚᱭ ᱧᱮᱞ ᱯᱮ ᱦᱟᱸᱜ ᱱᱚᱰᱮ ᱠᱷᱚᱱ ᱵᱩᱨᱩ ᱠᱚ ᱱᱚᱣᱟ ᱱᱟᱠᱷᱟ ᱫᱚ ᱟᱹᱰᱤ ᱫᱷᱩᱸᱫᱽᱞᱟᱹ ᱢᱮᱥᱟ ᱧᱮᱞᱚᱜ ᱠᱟᱱᱟ ᱦᱟᱸᱜ ᱨᱤᱢᱤᱞ ᱠᱟᱜᱛᱮ ᱨᱤᱢᱤᱞ ᱠᱟᱫᱟᱭ ᱧᱮᱞ ᱫᱟᱲᱮᱭᱟᱜ ᱵᱚᱱ ᱟᱹᱰᱤ ᱛᱷᱚᱲᱟ ᱛᱷᱚᱲᱟᱢ ᱧᱮᱞ ᱫᱟᱲᱮᱭᱟᱜᱼᱟ ᱟᱹᱰᱤ ᱵᱤᱞᱟᱹᱱ ᱮᱨᱤᱭᱟ ᱠᱟᱱᱟ ᱱᱚᱛᱮ ᱫᱚ ᱵᱤᱞᱟᱹᱱ ᱜᱮᱭᱟ ᱨᱳᱰ ᱢᱮᱱᱟᱜᱼᱟ ᱨᱮᱹᱞ ᱨᱳᱰ ᱢᱮᱱᱟᱜᱼᱟ ᱨᱳᱰ ᱢᱮᱱᱟᱜᱼᱟ ᱫᱟᱜ ᱠᱚ ᱢᱮᱱᱟᱜᱼᱟ ᱰᱮᱢ ᱠᱚ ᱢᱮᱱᱟᱜᱼᱟ ᱱᱚᱰᱮ ᱠᱷᱚᱱ ᱯᱟᱥᱮᱡ ᱵᱟᱯᱮ ᱧᱮᱞ ᱫᱟᱲᱮᱭᱟᱜ ᱠᱟᱱᱟ ᱟᱨ ᱱᱚᱜᱼᱚᱭ ᱦᱟᱸᱜ ᱱᱚᱣᱟ ᱦᱚᱨ ᱜᱮᱵᱚᱱ ᱯᱟᱸᱡᱟ ᱤᱫᱤᱭᱟ ᱱᱚᱣᱟ ᱦᱚᱨ ᱜᱮᱵᱚᱱ ᱯᱟᱸᱡᱟ ᱞᱮᱠᱷᱟᱱ ᱯᱷᱟᱭᱱᱟᱞᱤ ᱱᱤᱛᱚᱜ ᱫᱚ ᱵᱩᱨᱩ ᱥᱮᱫ ᱵᱚᱱ ᱦᱮᱡ ᱥᱮᱴᱮᱨ ᱟᱠᱟᱱᱟ ᱵᱩᱨᱩ ᱥᱩᱨ ᱵᱚᱱ ᱦᱮᱡ ᱟᱠᱟᱱᱟ ᱟᱨ ᱫᱮᱞᱟ ᱵᱚᱱ ᱛᱟᱺᱜᱤ ᱨᱮᱜᱮ ᱪᱮᱫ ᱞᱮᱠᱟ ᱞᱟᱦᱟ ᱵᱷᱤᱰᱤᱭᱳ ᱨᱮᱯᱮ ᱧᱮᱞ ᱮᱫᱟ ᱟᱨ ᱚᱱᱟ ᱥᱟᱨ ᱮᱥᱮ ᱟᱞᱯᱮ ᱥᱠᱟᱯᱟ ᱟᱞᱯᱮ ᱯᱟᱨᱚᱢᱟ ᱧᱮᱧᱮᱞ ᱨᱮ ᱛᱟᱦᱮᱱ ᱛᱟᱵᱚᱱ ᱯᱮ ᱡᱮᱢᱚᱱ ᱢᱚᱡᱽ ᱛᱮᱯᱮ ᱧᱮᱞ ᱫᱟᱲᱮᱭᱟᱜ ᱟᱨ ᱫᱮᱞᱟ ᱵᱚᱱ ᱛᱟᱺᱜᱤ ᱨᱮᱵᱚᱱ ᱛᱟᱦᱮᱱᱟ

ᱯᱩᱨᱟᱹ ᱜᱟᱡᱟᱲ ᱯᱩᱨᱟᱹ ᱵᱤᱞᱟᱹᱱ ᱠᱟᱱᱟ ᱧᱮᱞ ᱯᱮ ᱱᱚᱜᱼᱚᱭ ᱟᱫᱮᱞᱟ ᱵᱚᱱ ᱚᱱᱠᱟᱜᱮ ᱜᱟᱹᱰᱤ ᱠᱷᱚᱱ ᱥᱮᱞᱯᱷᱤ ᱠᱚ ᱛᱟᱨᱟ ᱱᱩᱠᱩ ᱯᱩᱨᱟᱹ ᱯᱷᱳᱴᱳ ᱦᱟᱛᱟᱣ ᱨᱮ ᱢᱮᱱᱟᱜ ᱠᱚᱣᱟ ᱫᱮᱞᱟ ᱵᱚᱱ ᱱᱚᱣᱟ ᱦᱚᱨ ᱛᱮᱜᱮ ᱧᱮᱞ ᱯᱮ ᱱᱚᱣᱟ ᱵᱩᱨᱩ ᱠᱚ ᱯᱩᱨᱟᱹ ᱜᱮᱫ ᱜᱮᱫ ᱠᱟᱛᱮᱫ ᱫᱷᱤᱨᱤ ᱪᱟᱹᱴᱟᱹᱱᱤ ᱯᱚᱥᱟᱜ ᱠᱟᱛᱮᱫ ᱱᱚᱣᱟ ᱦᱚᱨ ᱠᱚ ᱵᱮᱱᱟᱣ ᱠᱟᱫᱟ ᱟᱨ ᱠᱚ ᱛᱮᱭᱟᱨ ᱠᱟᱫᱟ ᱱᱚᱰᱮᱱᱤᱡ ᱥᱚᱨᱠᱟᱨ ᱛᱤᱱᱟᱹᱜ ᱢᱮᱦᱱᱚᱛ ᱠᱟᱫᱟ ᱟᱨ ᱱᱚᱣᱟ ᱦᱚᱨ ᱵᱮᱱᱟᱣ ᱛᱮᱭᱟᱨ ᱞᱟᱹᱜᱤᱫ ᱛᱮ ᱢᱮᱱᱟᱠᱚ ᱵᱚᱭᱦᱟ ᱠᱚ ᱵᱚᱞᱮ ᱢᱚᱱᱮ ᱢᱩᱨᱩ ᱞᱮᱠᱷᱟᱱ ᱡᱟᱦᱟᱱᱟᱜ ᱜᱮ ᱚᱥᱚᱢᱵᱷᱚᱵ ᱫᱚ ᱵᱟᱹᱱᱩᱜᱼᱟ ᱧᱮᱞ ᱢᱮ ᱯᱩᱨᱟ ᱵᱩᱨᱩ ᱪᱚᱴ ᱨᱮᱦᱚᱸ ᱫᱷᱤᱨᱤ ᱯᱟᱲᱟᱜ ᱠᱟᱛᱮᱫ ᱨᱳᱰ ᱠᱚ ᱛᱮᱭᱟᱨ ᱠᱟᱫᱟ ᱯᱟᱠᱟ ᱨᱳᱰ ᱡᱮᱢᱚᱱ ᱦᱚᱲ ᱠᱚ ᱟᱞᱚ ᱠᱚ ᱚᱥᱩᱵᱤᱫᱷᱟᱜ ᱦᱚᱲ ᱠᱚᱣᱟᱜ ᱥᱩᱵᱤᱫᱷᱟ ᱦᱩᱭᱩᱜ ᱟᱨ ᱫᱮᱞᱟ ᱵᱚᱱ ᱱᱤᱭᱟᱹ ᱦᱚᱨ ᱜᱮᱵᱚᱱ ᱯᱟᱸᱡᱟᱭᱟ ᱦᱚᱨ ᱟᱞᱚ ᱵᱚᱱ ᱵᱟᱹᱜᱤᱭᱟᱜ ᱢᱟ ᱛᱟᱺᱜᱤ ᱨᱮᱵᱚᱱ ᱛᱟᱦᱮᱱᱟ ᱱᱚᱣᱟ ᱠᱷᱚᱱ ᱟᱨᱦᱚᱸ ᱢᱚᱡᱽ ᱢᱚᱡᱽ ᱡᱟᱭᱜᱟ ᱵᱚᱱ ᱧᱮᱞ ᱧᱟᱢᱟ ᱚᱱᱛᱮ ᱟᱹᱪᱩᱨᱚᱜ ᱠᱟᱱᱟ ᱱᱩᱠᱩ ᱦᱚᱲ ᱠᱚ ᱦᱤᱡᱩᱜ ᱠᱟᱱᱟ ᱟᱹᱰᱤ ᱦᱚᱲ ᱠᱚ ᱱᱚᱣᱟ ᱡᱟᱭᱜᱟ ᱠᱚ ᱦᱤᱡᱩᱜ ᱠᱟᱱᱟ ᱚᱠᱚᱭ ᱵᱟᱭᱤᱠ ᱛᱮ ᱚᱠᱚᱭ ᱛᱟᱲᱟᱢ ᱛᱮ ᱚᱠᱚᱭ ᱜᱟᱹᱰᱤ ᱛᱮ ᱱᱩᱠᱩ ᱜᱟᱹᱰᱤ ᱛᱮ ᱧᱮᱞ ᱫᱟᱲᱮ ᱠᱚ ᱠᱟᱱᱟ ᱩᱱᱠᱩ ᱟᱨᱦᱚᱸ ᱵᱟᱭᱤᱠ ᱛᱮ ᱱᱚᱣᱟ ᱦᱚᱨ ᱫᱚ ᱱᱚᱜᱼᱚᱭ ᱦᱟᱱᱛᱮ ᱯᱩᱨᱟᱹ ᱵᱤᱞᱟᱹᱱ ᱜᱮᱭᱟ ᱚᱸᱰᱮ ᱟᱹᱰᱤ ᱢᱟᱨᱟᱝ ᱫᱷᱤᱨᱤ ᱢᱮᱱᱟᱜᱼᱟ ᱟᱨ ᱱᱚᱜᱼᱚᱭ ᱱᱚᱣᱟ ᱦᱚᱨ ᱜᱮ ᱱᱟᱛᱮ ᱟᱹᱪᱩᱨ ᱨᱮᱱᱟᱜ ᱟᱨᱦᱚᱸ ᱟᱹᱪᱩᱨ ᱟᱹᱪᱩᱨ ᱛᱮ ᱨᱟᱠᱟᱵ ᱦᱩᱭᱩᱜᱼᱟ ᱟᱨ ᱚᱱᱟ ᱠᱷᱚᱱ ᱞᱟᱦᱟᱨᱮ ᱢᱤᱫᱴᱮᱱ ᱫᱷᱤᱨᱤ ᱧᱮᱞ ᱦᱚᱪᱚ ᱵᱚᱱᱟ ᱟᱹᱰᱤ ᱪᱚᱴ ᱨᱮ ᱪᱩᱸᱫᱩ ᱫᱷᱤᱨᱤ ᱢᱮᱱᱟᱜᱼᱟ ᱱᱚᱜᱼᱚᱭ ᱵᱮᱱ ᱧᱮᱞ ᱫᱟᱲᱮᱭᱟᱜ ᱠᱟᱱᱟ ᱟᱹᱰᱤ ᱪᱚᱴ ᱨᱮ ᱮᱠᱟᱞ ᱵᱚᱛᱚᱨ ᱜᱮ ᱫᱮᱞᱟ ᱵᱚᱱ ᱠᱚ ᱛᱟᱲᱟᱢ ᱨᱮᱜᱮ ᱢᱮᱱᱟᱜ ᱠᱚᱣᱟ ᱫᱮᱞᱟ ᱵᱚᱱ ᱱᱚᱣᱟ ᱦᱚᱨ ᱫᱚ ᱛᱩᱱ ᱪᱟᱞᱟᱜᱼᱟ